ᱛᱚ ᱱᱚᱣᱟ ᱜᱮᱴ ᱛᱮᱜᱮ ᱵᱚᱞᱚᱜ ᱡᱟᱹᱨᱩᱲᱟ ᱚᱱᱟ ᱯᱨᱳᱜᱨᱟᱢ ᱨᱮ ᱪᱟᱞᱟᱜ ᱞᱟᱹᱜᱤᱫ ᱫᱚ ᱯᱨᱳᱜᱨᱟᱢ ᱥᱤᱨᱟᱢ ᱥᱚᱨᱮᱱ ᱜᱮᱴ ᱳ ᱥᱚᱨᱤ ᱯᱟᱥᱴᱚᱨ ᱥᱤᱨᱟᱢ ᱥᱚᱨᱮᱱ ᱜᱮᱴ ᱱᱤᱛᱚᱜ ᱫᱚ ᱚᱠᱟᱨᱮ ᱚᱱᱟ ᱥᱟᱱᱛᱟᱞ ᱠᱚᱞᱚᱱᱤ ᱭᱩᱛᱷ ᱯᱷᱮᱥᱴ ᱦᱩᱭᱩᱜ ᱠᱟᱱ ᱚᱸᱰᱮ ᱞᱮ ᱛᱤᱭᱳᱜ ᱫᱟ ᱦᱟᱸᱜ ᱱᱚᱣᱟ ᱫᱚ ᱢᱚᱨᱱᱟᱭ ᱨᱮᱱᱟᱜ ᱪᱟ ᱵᱟᱜᱟᱱ ᱠᱟᱱᱟ ᱟᱨ ᱚᱸᱰᱮ ᱪᱟ ᱫᱟᱨᱮ ᱪᱮᱛᱟᱱ ᱨᱮᱠᱚ ᱚᱞ ᱠᱟᱜᱼᱟ ᱟᱭ ᱞᱟᱵᱷ ᱥᱟᱱᱛᱷᱟᱞ ᱠᱚᱞᱚᱱᱤ

ᱮᱠᱪᱩᱭᱮᱞᱤ ᱤᱧ ᱦᱚᱸ ᱤᱱᱟᱹᱜ ᱫᱚ ᱵᱟᱹᱧ ᱵᱟᱰᱟᱭᱟ ᱱᱚᱣᱟ ᱫᱚ ᱜᱩᱜᱚᱞ ᱮ ᱞᱟᱹᱭᱫᱟ ᱥᱮᱴᱮᱨ ᱱᱟᱞᱮ ᱱᱚᱜᱼᱚᱭ ᱱᱚᱰᱮ ᱜᱮ ᱦᱩᱭᱩᱜ ᱠᱟᱱᱟ ᱚᱠᱟ ᱫᱚ ᱥᱟᱱᱛᱟᱞ ᱠᱚᱞᱚᱱᱤ ᱭᱩᱛᱷ ᱯᱷᱮᱥᱴ ᱟᱫᱚ ᱱᱚᱰᱮ ᱜᱮ ᱛᱷᱚᱲᱟ ᱵᱟᱭᱤᱠ ᱠᱚᱞᱮ ᱯᱟᱨᱠᱤᱝ ᱫᱟ ᱵᱚᱞᱮ

ᱛᱚ ᱨᱳᱢᱤᱭᱳ ᱫᱟ ᱥᱟᱶ ᱧᱟᱯᱟᱢᱚᱜ ᱨᱮᱱᱟᱜ ᱛᱤᱱᱟᱹᱜ ᱢᱚᱱ ᱢᱮᱱᱟᱜ ᱛᱟᱢᱟ ᱚᱱᱟ ᱠᱟᱹᱴᱤᱡ ᱞᱟᱹᱭ ᱵᱚᱱ ᱢᱮ ᱟᱹᱰᱤ ᱢᱚᱱ ᱟᱹᱰᱤ ᱢᱚᱱ ᱛᱟᱦᱮᱸ ᱠᱟᱱᱟ ᱤᱧᱟᱹᱜ ᱵᱞᱚᱜ ᱥᱮ ᱯᱮ ᱧᱮᱞᱟ ᱥᱩᱨ ᱨᱮᱜᱤᱧ ᱪᱟᱞᱟᱣ ᱞᱮᱱᱟ ᱟᱫᱚ ᱪᱮᱫ ᱤᱧ ᱢᱮᱱᱟ ᱛᱷᱚᱲᱟ ᱵᱮᱥᱛᱚ ᱧᱚᱜ ᱛᱟᱦᱮᱸ ᱠᱟᱱ ᱛᱮ ᱤᱧ ᱫᱚ ᱪᱮᱫ ᱫᱟᱠᱟ ᱜᱤᱧ ᱡᱚᱢ ᱠᱮᱫᱟ ᱟᱨᱤᱧ ᱦᱮᱡ ᱮᱱᱟ ᱟᱫᱚ ᱢᱟ ᱢᱟ ᱛᱟᱭᱱᱚᱢ ᱛᱮ ᱦᱮᱡ ᱧᱟᱯᱟᱢ ᱢᱮᱭᱟ ᱴᱷᱤᱠ ᱜᱮᱭᱟ ᱴᱷᱤᱠ ᱜᱮᱭᱟ ᱛᱚ ᱱᱚᱣᱟ ᱠᱟᱱ ᱜᱮᱭᱟ ᱥᱟᱱᱛᱟᱞᱤ ᱥᱟᱱᱛᱟᱞ ᱠᱚᱞᱚᱱᱤ ᱭᱩᱛᱷ ᱯᱷᱮᱥᱴ ᱨᱮᱱᱟᱜ ᱢᱮᱱ ᱜᱮᱴ ᱱᱚᱰᱮ ᱵᱷᱚᱞᱩᱱᱴᱤᱭᱟᱨᱥ ᱠᱚ ᱢᱮᱱᱟᱜ ᱠᱚᱣᱟ ᱟᱞᱮ ᱡᱟᱥᱴᱞᱤ ᱮᱱᱴᱨᱤ ᱫᱟ ᱱᱚᱣᱟ ᱜᱮᱴ ᱵᱷᱤᱛᱨᱤ ᱨᱮᱱᱟᱜ ᱢᱮᱦᱮᱞ ᱤᱧ ᱧᱮᱞ ᱦᱚᱪᱚ ᱯᱮᱭᱟ ᱪᱮᱫ ᱞᱮᱠᱟ ᱠᱟᱱᱟ

ᱨᱤᱡᱟᱨᱵᱷ ᱵᱮᱝᱠ ᱜᱩᱣᱟᱦᱟᱴᱤ ᱨᱮᱱ ᱢᱮᱱᱮᱡᱟᱨ ᱟᱹᱰᱤ ᱤᱢᱯᱚᱨᱴᱮᱱᱴ ᱴᱚᱯᱤᱠ ᱤᱫᱤ ᱠᱟᱛᱮ ᱞᱮᱠᱪᱟᱨ ᱮ ᱮᱢ ᱮᱫᱟ ᱟᱹᱰᱤ ᱟᱹᱰᱤ ᱛᱮ ᱱᱩᱠᱩ ᱞᱟᱹᱴᱩ ᱜᱚ ᱢᱟᱨᱟᱝ ᱜᱚ ᱛᱟᱠᱚ ᱯᱟᱹᱧᱪᱤ ᱠᱚ ᱚᱠᱟ ᱠᱷᱚᱱ ᱯᱮ ᱟᱹᱜᱩ ᱠᱟᱜᱼᱟ ᱢᱟᱨᱟᱝ ᱜᱚ ᱞᱟᱹᱭ ᱛᱟᱵᱚᱱ ᱢᱮ ᱩᱫᱟᱞᱜᱩᱲᱤ ᱦᱟᱸ ᱟᱪᱪᱷᱟ ᱴᱷᱤᱠ ᱜᱮᱭᱟ ᱴᱷᱤᱠ ᱜᱮᱭᱟ ᱚᱸᱰᱮ ᱯᱟᱹᱧᱪᱤ ᱠᱚᱠᱚ ᱟᱹᱜᱩ ᱠᱟᱜᱼᱟ ᱟᱫᱚ ᱱᱩᱭ ᱟᱵᱚᱨᱮᱱ ᱢᱚᱫᱚᱱ ᱫᱟ ᱦᱟᱛᱟᱣ ᱞᱟᱹᱜᱤᱫ ᱵᱚᱞᱮ ᱱᱩᱭ ᱦᱚᱸ ᱠᱟᱡᱟᱠ ᱰᱮᱸᱜᱟᱜ ᱥᱟᱱᱟᱭᱮᱭᱟ ᱯᱟᱧᱪᱤ ᱰᱮᱸᱜᱟ ᱯᱨᱳᱜᱨᱟᱢ ᱫᱚ ᱱᱚᱜᱼᱚᱭ ᱱᱚᱰᱮ ᱪᱟᱞᱟᱜ ᱠᱟᱱᱟ ᱟᱨ ᱱᱚᱣᱟ ᱟᱲᱮ ᱨᱮᱜᱮ ᱱᱚᱜᱼᱚᱭ ᱯᱟᱧᱪᱤ ᱱᱩᱠᱩ ᱢᱟᱨᱟᱝᱜᱚ ᱛᱟᱠᱚ ᱠᱚ ᱟᱹᱜᱩ ᱠᱟᱜᱼᱟ ᱢᱤᱫ ᱦᱟᱡᱟᱨ ᱛᱮ ᱵᱟᱝ ᱦᱩᱭᱩᱜᱼᱟ ᱱᱚᱣᱟ ᱟᱵᱚᱨᱮᱱ ᱫᱟᱫᱟ ᱥᱤᱝᱨᱟᱹᱭ ᱥᱚᱨᱮᱱᱟᱜ ᱮᱱᱴᱨᱤ ᱦᱩᱭᱩᱜ ᱞᱟᱹᱜᱤᱫ ᱚᱱᱟ ᱤᱭᱟᱹᱛᱮ ᱱᱚᱰᱮ ᱮᱱᱮᱡ ᱥᱮᱨᱮᱧ ᱠᱚ ᱥᱟᱯᱲᱟᱣ ᱟᱠᱟᱫ ᱱᱟᱥᱮᱭᱟᱜ ᱩᱱᱤ ᱟᱛᱟᱝ ᱫᱟᱨᱟᱢᱤ ᱞᱟᱹᱜᱤᱫ

ᱟᱹᱭᱠᱟᱹᱜ ᱠᱟᱱᱟ ᱟᱹᱭᱠᱟᱹᱣ ᱚᱱᱠᱟ ᱵᱚᱨᱟᱵᱚᱨ ᱜᱮ ᱢᱟᱱᱮ ᱮᱠᱥᱟᱭᱤᱴᱢᱮᱱᱴ ᱛᱟᱦᱮᱱ ᱜᱮ ᱦᱤᱡᱩᱜ ᱢᱟᱲᱟᱝ ᱨᱮ ᱡᱮ ᱵᱟᱝᱟ ᱟᱥᱟᱢ ᱵᱚᱱ ᱪᱟᱞᱟᱜ ᱠᱟᱱᱟ ᱟᱥᱟᱢ ᱪᱟᱞᱟᱜ ᱢᱤᱫᱴᱟᱝ ᱟᱞᱟᱜᱽ ᱟᱞᱟᱜᱽ ᱤᱭᱟᱹ ᱛᱟᱦᱮᱱᱟ ᱢᱚᱱᱮ ᱨᱮ ᱡᱮ ᱚᱸᱰᱮ ᱥᱮᱱ ᱞᱮᱱᱠᱷᱟᱱ ᱱᱟᱣᱟ ᱡᱤᱱᱤᱥ ᱵᱚᱱ ᱮᱠᱥᱯᱮᱨᱤᱭᱮᱱᱥᱟ ᱡᱚᱛᱚ ᱦᱚᱲ ᱥᱟᱞᱟᱜ ᱵᱚᱱ ᱧᱟᱯᱟᱢᱟ ᱚᱸᱰᱮᱱᱟᱜ ᱠᱟᱞᱪᱟᱨ ᱟᱵᱚᱣᱟᱜ ᱱᱚᱛᱮᱱᱟᱜ ᱛᱤᱱᱟᱹᱜ ᱪᱮᱫ ᱞᱮᱠᱟᱱᱟ ᱪᱮᱫ ᱞᱮᱠᱟᱨᱮ ᱟᱨᱦᱚᱸ ᱵᱚᱱ ᱪᱮᱫ ᱠᱚ ᱢᱮᱛᱟᱜᱼᱟ ᱟᱨᱦᱚᱸ ᱵᱚᱱ ᱥᱩᱯᱩᱨ ᱫᱟᱲᱮᱭᱟᱜᱼᱟ ᱱᱚᱣᱟ ᱠᱚ ᱱᱚᱜᱼᱚᱭ ᱠᱟᱞᱪᱟᱨ ᱛᱟᱞᱟ ᱛᱮᱵᱚᱱ ᱡᱩᱢᱤᱫᱚᱜ ᱠᱟᱱᱟ ᱟᱹᱰᱤ ᱢᱟᱨᱟᱝ ᱢᱟᱱᱮ ᱪᱮᱫ ᱠᱚ ᱢᱮᱛᱟᱜᱼᱟ ᱯᱚᱡᱮᱴᱤᱵᱽ ᱥᱮ ᱱᱟᱯᱟᱭ ᱮᱠᱥᱯᱤᱨᱤᱭᱮᱱᱥ ᱠᱟᱱᱟ ᱱᱚᱣᱟ ᱞᱟᱹᱜᱤᱫ ᱛᱮ ᱢᱚᱱᱮ ᱫᱚ ᱥᱟᱨᱟ ᱜᱷᱟᱹᱲᱤ ᱜᱮ ᱠᱷᱚᱡᱟᱭ ᱟᱨ ᱚᱱᱟ ᱡᱤᱱᱤᱥ ᱛᱮᱦᱮᱧ ᱧᱟᱢᱚᱜ ᱠᱟᱱᱟ ᱟᱪᱪᱷᱟ ᱛᱟᱞᱟᱨᱮ ᱠᱟᱹᱴᱤᱡ ᱰᱨᱚᱯ ᱫᱟᱭᱟ ᱠᱟᱛᱮ ᱢᱟᱥᱠ ᱮᱢ ᱚᱪᱚ ᱫᱟᱲᱮᱭᱟᱜᱼᱟ ᱟᱭᱢᱟ ᱥᱟᱨᱦᱟᱣ ᱟᱭᱢᱟ ᱥᱟᱨᱦᱟᱣ ᱤᱨᱮᱱ ᱵᱷᱤᱣᱟᱨᱥ ᱠᱚ ᱱᱚᱜᱼᱚᱭ ᱧᱮᱞ ᱫᱟᱲᱮᱭᱟᱜ ᱠᱟᱱᱟ ᱯᱮ ᱟᱵᱚᱨᱮᱱ ᱟᱵᱚᱨᱮᱱ ᱤᱱᱰᱤᱭᱟ ᱨᱮᱱ ᱮᱠᱫᱚᱢ ᱱᱟᱢᱵᱟᱨ ᱚᱣᱟᱱ ᱢᱤᱣᱡᱤᱠ ᱰᱤᱨᱮᱠᱴᱚᱨ ᱥᱤᱝᱨᱟᱹᱭ ᱫᱟ ᱦᱚᱲ ᱠᱚ ᱵᱷᱤᱛᱨᱤ ᱨᱮ ᱟᱵᱚ ᱦᱚᱲ ᱠᱚ ᱵᱷᱤᱛᱨᱤ ᱨᱮ ᱟᱹᱰᱤ ᱨᱟᱹᱥᱠᱟᱹᱧ ᱵᱩᱡᱷᱟᱹᱣ ᱠᱮᱫᱟ ᱧᱮᱞ ᱫᱟᱲᱮᱭᱟᱭ ᱠᱟᱱ ᱛᱟᱵᱚᱱᱟ ᱯᱮ ᱮᱥ ᱮᱢ ᱵᱞᱚᱜᱥ ᱧᱮᱞᱮᱫ ᱜᱮᱭᱟ ᱛᱚ ᱚᱱᱟ ᱥᱟᱶᱛᱮ ᱤᱧᱟᱹᱜ ᱢᱚᱪᱟ ᱥᱮᱫ ᱛᱮ ᱱᱟᱥᱮᱱᱟᱜ ᱤᱧ ᱞᱟᱹᱭ ᱠᱟᱜᱼᱟ ᱞᱟᱭᱤᱠ ᱛᱟᱵᱚᱱ ᱯᱮ ᱥᱟᱵᱥᱠᱨᱟᱭᱤᱵ ᱛᱟᱵᱚᱱ ᱱᱚᱣᱟ ᱠᱚᱦᱚᱸ ᱴᱷᱤᱠ ᱜᱮᱭᱟ ᱴᱷᱤᱠ ᱜᱮᱭᱟ ᱟᱨ ᱡᱚᱛᱚ ᱠᱷᱚᱱᱟᱜ ᱤᱧᱟᱹᱜ ᱜᱟᱹᱞᱛᱤ ᱦᱩᱭ ᱠᱟᱱᱟ ᱪᱮᱫᱟᱜ ᱥᱮ ᱟᱵᱚᱨᱮᱱ ᱜᱚᱝᱠᱮ ᱧᱟᱯᱟᱢ ᱠᱮᱫᱮᱭᱟ ᱢᱮᱱᱠᱷᱟᱱ ᱟᱵᱚ ᱥᱟᱱᱛᱟᱞ ᱠᱚᱣᱟᱜ ᱟᱹᱨᱤᱪᱟᱹᱞᱤ ᱰᱚᱵᱚᱜ ᱡᱟᱦᱟᱨ ᱚᱱᱟ ᱫᱚᱧ ᱦᱤᱲᱤᱧ ᱠᱟᱜᱼᱟ ᱡᱚᱛᱚ ᱠᱚ ᱤᱠᱟᱹ ᱤᱠᱟᱹ ᱤᱠᱟᱹ ᱠᱟᱹᱧᱟᱹ ᱯᱮ

ᱟᱯᱮ ᱦᱚᱸ ᱱᱚᱝᱠᱟ ᱥᱟᱯᱳᱨᱴ ᱪᱮᱫᱟᱜ ᱥᱮ ᱱᱩᱭ ᱫᱚ ᱟᱵᱚ ᱟᱥᱟᱢ ᱫᱤᱥᱚᱢ ᱠᱷᱚᱱ ᱢᱤᱫ ᱢᱤᱫ ᱱᱟᱣᱟ ᱱᱟᱣᱟ ᱡᱷᱟᱞᱠᱟᱣ ᱩᱰᱩᱠᱚᱜ ᱠᱟᱱ ᱞᱮᱠᱟ ᱱᱤᱡ ᱮ ᱩᱰᱩᱠᱚᱜ ᱠᱟᱱ ᱛᱟᱵᱚᱱᱟ ᱫᱤᱱᱮᱥ ᱦᱮᱢᱵᱨᱚᱢ